ᱯᱳᱭᱞᱳ ᱡᱚᱦᱟᱨ ᱫᱚ ᱢᱟᱨᱟᱝ ᱵᱩᱨᱩ ᱞᱟᱹᱜᱤᱫ ᱚᱱᱟ ᱛᱟᱭᱚᱢ ᱟᱯᱮ ᱥᱟᱱᱟᱢ ᱠᱚ ᱞᱟᱹᱜᱤᱫ ᱤᱧᱟᱹᱜ ᱞᱟᱥᱟᱲᱦᱮᱫ ᱡᱚᱦᱟᱨ ᱛᱮᱦᱮᱧᱟᱜ ᱵᱷᱤᱰᱤᱭᱳ ᱨᱮᱫᱚ ᱵᱚᱱ ᱥᱮᱬᱟᱭᱟ ᱡᱮ ᱪᱮᱠᱟᱛᱮ ᱤᱭᱩᱴᱤᱭᱩᱵᱽ ᱨᱮᱭᱟᱜ ᱵᱷᱤᱰᱤᱭᱳ ᱯᱷᱮᱥᱵᱩᱠ ᱨᱮ ᱥᱮᱭᱟᱨ ᱜᱟᱱᱚᱜᱼᱟ ᱟᱨ ᱥᱮᱭᱟᱨ ᱞᱮᱠᱷᱟᱱ ᱞᱟᱵᱷ ᱫᱚ ᱪᱮᱫ ᱧᱮᱞ ᱛᱟᱵᱚᱱ ᱯᱮ ᱱᱟᱦᱟᱜ ᱡᱩᱜᱽ ᱨᱮ ᱡᱟᱦᱟᱸᱭᱟᱜ ᱜᱮ ᱥᱢᱟᱨᱴ ᱯᱷᱳᱱ ᱢᱮᱱᱟᱜᱼᱟ ᱩᱱᱤᱜᱮ ᱯᱷᱮᱥᱵᱩᱠ ᱫᱚᱭ ᱧᱮᱞ ᱜᱮᱭᱟ ᱢᱮᱱᱠᱷᱟᱱ ᱤᱭᱩᱴᱩᱵᱽ ᱫᱚ ᱵᱟᱭ ᱧᱮᱞᱟ ᱠᱟᱨᱚᱱ ᱫᱚ ᱚᱸᱰᱮ ᱫᱚ ᱮᱠᱴᱩ ᱛᱩᱞᱚᱱᱟᱢᱩᱞᱚᱠ ᱵᱮᱥᱤ ᱯᱚᱨᱤᱢᱟᱱ ᱰᱮᱴᱟ ᱠᱷᱚᱨᱚᱪᱚᱜᱼᱟ ᱡᱟᱦᱟᱸᱭᱟᱜ ᱦᱚᱭᱛᱳ ᱡᱤᱭᱳ ᱥᱤᱢ ᱦᱮᱱᱟᱜᱼᱟ ᱩᱱᱤᱜᱮ ᱦᱚᱭᱛᱳ ᱤᱭᱩᱴᱩᱵᱽ ᱫᱚᱭ ᱧᱮᱞᱟ ᱵᱟᱫᱽ ᱵᱟᱹᱠᱤ ᱮᱴᱟᱜ ᱥᱤᱢ ᱡᱟᱦᱟᱸᱭ ᱠᱚ ᱵᱮᱵᱚᱦᱟᱨᱟ ᱩᱱᱠᱩ ᱫᱚ ᱤᱭᱩᱴᱩᱵᱽ ᱫᱚ ᱵᱟᱝ ᱠᱚ ᱧᱮᱞᱟ ᱯᱷᱮᱥᱵᱩᱠ ᱜᱮᱠᱚ ᱧᱮᱞ ᱵᱟᱲᱟᱭᱟ ᱟᱫᱚ ᱟᱢᱟᱜ ᱡᱩᱫᱤ ᱚᱱᱠᱟᱱ ᱧᱮᱞ ᱡᱚᱝ ᱛᱮᱱᱟᱜ ᱵᱷᱤᱰᱤᱭᱳ ᱯᱷᱮᱥᱵᱩᱠ ᱨᱮ ᱯᱳᱥᱴ ᱛᱟᱦᱮᱱ ᱛᱟᱢᱟ ᱛᱟᱦᱚᱞᱮ ᱠᱷᱟᱱ ᱫᱚᱭ ᱧᱮᱞ ᱜᱮᱭᱟ ᱟᱨ ᱯᱷᱮᱥᱵᱩᱠ ᱨᱮ ᱧᱮᱞ ᱨᱮᱦᱚᱸ ᱤᱭᱩᱴᱩᱵᱽ ᱨᱮ ᱟᱢᱟᱜ ᱞᱮᱠᱷᱟ ᱫᱚ ᱢᱟᱱᱮ ᱵᱷᱤᱭᱩ ᱞᱮᱠᱷᱟ ᱫᱚ ᱦᱤᱥᱟᱹᱵᱚᱜ ᱜᱮᱭᱟ ᱡᱟᱦᱟᱸᱭ ᱠᱚᱣᱟᱜ ᱱᱟᱣᱟ ᱪᱮᱱᱮᱞ ᱩᱱᱠᱩ ᱞᱟᱹᱜᱤᱫ ᱱᱚᱣᱟ ᱴᱨᱤᱠᱥ ᱫᱚ ᱟᱹᱰᱤᱜᱮ ᱠᱟᱹᱢᱤᱨᱮ ᱞᱟᱜᱟᱜᱼᱟ ᱪᱮᱫᱟᱜ ᱥᱮ ᱯᱷᱮᱥᱵᱩᱠ ᱨᱮ ᱡᱚᱠᱷᱚᱱ ᱜᱮ ᱵᱷᱤᱰᱤᱭᱳᱢ ᱯᱳᱥᱴᱟ ᱩᱱ ᱥᱚᱢᱚᱭ ᱜᱮ ᱟᱢᱨᱮᱱ ᱜᱟᱛᱮ ᱠᱚᱴᱷᱮᱱ ᱠᱷᱚᱵᱚᱨ ᱪᱟᱞᱟᱜᱼᱟ ᱡᱮ ᱩᱢᱩᱠ ᱦᱚᱲ ᱢᱤᱫᱴᱟᱝ ᱵᱷᱤᱰᱤᱭᱳᱭ ᱯᱳᱥᱴ ᱠᱟᱫᱟ ᱥᱮ ᱪᱷᱚᱵᱤᱭ ᱯᱳᱥᱴ ᱠᱟᱫᱮᱭᱟ ᱢᱮᱱᱠᱷᱟᱱ ᱤᱭᱩᱴᱩᱵᱽ ᱨᱮᱫᱚ ᱚᱱᱠᱟ ᱥᱤᱥᱴᱮᱢ ᱫᱚ ᱡᱩᱫᱤ ᱥᱟᱵᱥᱠᱨᱟᱭᱵᱟᱨ ᱵᱮᱥᱤ ᱠᱚ ᱛᱟᱦᱮᱱ ᱛᱟᱢᱟ ᱛᱟᱦᱚᱞᱮ ᱠᱷᱟᱱ ᱩᱱᱠᱩ ᱴᱷᱮᱱ ᱠᱷᱚᱵᱚᱨ ᱪᱟᱞᱟᱜᱼᱟ ᱟᱫᱚ ᱟᱢᱟᱜ ᱡᱩᱫᱤ ᱱᱟᱣᱟ ᱪᱮᱱᱮᱞ ᱠᱟᱱᱟ ᱥᱟᱵᱥᱠᱨᱟᱭᱵᱟᱨ ᱠᱚ ᱠᱚᱢ ᱜᱮᱛᱟᱢᱟ ᱚᱱᱟ ᱦᱚᱛᱮᱡ ᱛᱮ ᱱᱚᱣᱟ ᱴᱨᱤᱠ ᱫᱚ ᱟᱹᱰᱤ ᱜᱮ ᱠᱟᱹᱢᱤ ᱨᱮ ᱞᱟᱜᱟᱜᱼᱟ ᱯᱨᱚᱛᱷᱚᱢ ᱨᱮ ᱟᱢᱟᱜ ᱤᱭᱩᱴᱩᱵᱽ ᱪᱮᱱᱮᱞ ᱨᱮᱱᱟᱜ ᱵᱷᱤᱰᱤᱭᱳ ᱢᱮᱱᱮᱡᱟᱨ ᱨᱮ ᱪᱟᱞᱟᱜ ᱢᱮ ᱚᱸᱰᱮ ᱪᱟᱞᱟᱣ ᱠᱟᱛᱮ ᱧᱮᱞ ᱢᱮ ᱚᱠᱟᱴᱟᱜ ᱵᱷᱤᱰᱤᱭᱳᱢ ᱥᱮᱭᱟᱨᱟ ᱚᱱᱟᱴᱟᱜ ᱵᱷᱤᱰᱤᱭᱳ ᱨᱮᱭᱟᱜ ᱚᱱᱟ ᱮᱰᱤᱴ ᱨᱮ ᱠᱞᱤᱠ ᱢᱮ ᱤᱱᱟᱹ ᱛᱟᱭᱚᱢ ᱱᱚᱜᱼᱚ ᱱᱚᱝᱠᱟ ᱢᱤᱫᱴᱟᱝ ᱯᱮᱡᱽ ᱠᱷᱩᱞᱟᱹᱜᱼᱟ ᱚᱱᱟ ᱡᱩᱢ ᱧᱚᱜ ᱠᱟᱛᱮ ᱧᱮᱞ ᱢᱮ ᱚᱱᱟ ᱢᱤᱫᱴᱮᱱ ᱮᱨᱳ ᱪᱤᱱᱦᱟᱹ ᱧᱮᱞᱚᱜ ᱠᱟᱱᱟ ᱴᱷᱤᱠ ᱚᱱᱟ ᱡᱟᱭᱜᱟ ᱨᱮ ᱠᱞᱤᱠ ᱢᱮ ᱤᱱᱟᱹ ᱛᱟᱭᱚᱢ ᱱᱚᱜᱼᱚᱭ ᱧᱮᱞ ᱢᱮ ᱯᱷᱮᱥᱵᱩᱠ ᱴᱩᱭᱴᱟᱨ ᱜᱩᱜᱩᱞ ᱯᱞᱟᱥ ᱟᱨᱦᱚᱸ ᱮᱢᱟᱱᱟᱜ ᱛᱟᱦᱚᱞᱮ ᱯᱷᱮᱥᱵᱩᱠ ᱨᱮᱢ ᱥᱮᱭᱟᱨ ᱠᱷᱟᱱ ᱫᱚ ᱯᱷᱮᱥᱵᱩᱠ ᱨᱮ ᱠᱞᱤᱠ ᱢᱮ ᱤᱱᱟᱹ ᱛᱟᱭᱚᱢ ᱱᱚᱜᱼᱚ ᱱᱚᱝᱠᱟ ᱯᱮᱡᱽ ᱠᱷᱩᱞᱟᱹᱜᱼᱟ ᱚᱭ ᱧᱮᱞ ᱢᱮ ᱦᱟᱱᱮ ᱪᱮᱛᱟᱱ ᱨᱮ ᱡᱩᱫᱤ ᱠᱤᱪᱷᱩ ᱚᱞ ᱥᱟᱱᱟ ᱢᱮᱠᱷᱟᱱ ᱚᱞ ᱫᱟᱲᱮᱭᱟᱜᱼᱟ ᱡᱩᱫᱤ ᱚᱞ ᱵᱟᱝ ᱥᱟᱱᱟ ᱢᱮᱠᱷᱟᱱ ᱫᱚ ᱯᱳᱥᱴ ᱨᱮᱢ ᱠᱞᱤᱠ ᱞᱮᱠᱷᱟᱱ ᱜᱮ ᱟᱢᱟᱜ ᱫᱚ ᱚᱱᱟ ᱵᱷᱤᱰᱤᱭᱳ ᱫᱚ ᱯᱷᱮᱥᱵᱩᱠ ᱨᱮ ᱯᱳᱥᱴ ᱮᱱᱟ ᱟᱥᱚᱜ ᱟᱹᱧ ᱱᱚᱣᱟ ᱵᱷᱤᱰᱤᱭᱳ ᱧᱮᱞ ᱠᱟᱛᱮ ᱥᱮᱬᱟ ᱠᱮᱫᱟ ᱵᱚᱱ ᱡᱮ ᱪᱮᱠᱟᱛᱮ ᱤᱭᱩᱴᱤᱭᱩᱵᱽ ᱨᱮᱭᱟᱜ ᱵᱷᱤᱰᱤᱭᱳ ᱯᱷᱮᱥᱵᱩᱠ ᱨᱮ ᱯᱳᱥᱴ ᱜᱟᱱᱚᱜᱼᱟ ᱢᱟ ᱛᱟᱦᱚᱞᱮ ᱥᱮᱬᱟ ᱵᱟᱠᱷᱨᱟ ᱛᱮ ᱢᱤᱫᱴᱟᱝ ᱞᱟᱭᱤᱠ ᱟᱨ ᱥᱮᱭᱟᱨ ᱫᱚ ᱟᱞᱚᱵᱚᱱ ᱦᱤᱲᱤᱧ ᱢᱟ ᱟᱨ ᱡᱩᱫᱤ ᱡᱟᱦᱟᱸᱭ ᱠᱚ ᱱᱚᱣᱟ ᱪᱮᱱᱮᱞ ᱵᱟᱯᱮ ᱥᱟᱵᱥᱠᱨᱟᱭᱤᱵᱽ ᱠᱟᱜ ᱛᱟᱵᱚᱱᱟ ᱛᱟᱦᱚᱞᱮ ᱥᱟᱵᱥᱠᱨᱟᱭᱤᱵᱽ ᱠᱟᱛᱟᱵᱚᱱ ᱯᱮ ᱪᱮᱫᱟᱜ ᱥᱮ ᱤᱧ ᱫᱤᱱᱟᱹᱢ ᱜᱮ ᱱᱚᱝᱠᱟᱱ ᱴᱤᱭᱩᱴᱳᱨᱤᱭᱟᱞ ᱵᱷᱤᱰᱤᱭᱳᱧ ᱟᱯᱞᱳᱰᱟ ᱡᱟᱦᱟᱸ ᱫᱚ ᱟᱯᱮᱭᱟᱜ ᱟᱭᱢᱟ ᱜᱚᱲᱚ ᱨᱮ ᱞᱟᱜᱟᱜᱼᱟ ᱢᱟ ᱛᱟᱦᱚᱞᱮ ᱥᱟᱱᱟᱢ ᱠᱚ ᱟᱨ ᱢᱤᱫ ᱫᱷᱟᱣ ᱡᱚᱦᱟᱨ ᱟᱨᱦᱚᱸ ᱧᱟᱯᱟᱢ ᱦᱩᱭᱩᱜᱼᱟ ᱛᱟᱭᱚᱢ ᱫᱟᱨᱟᱢ ᱵᱷᱤᱰᱤᱭᱳ ᱨᱮ